ᱦᱮᱞᱳ ᱜᱟᱛᱮ ᱠᱚ ᱥᱟᱱᱟᱢ ᱠᱚ ᱡᱚᱦᱟᱨ ᱜᱮ ᱟᱨ ᱛᱤᱧᱟᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱟᱨ ᱱᱤᱛᱚᱜ ᱢᱤᱱᱟᱹᱧ ᱦᱟᱸᱜ ᱱᱚᱜᱼᱚᱭ ᱯᱟᱯᱤᱛᱟ ᱵᱟᱜᱟᱱ ᱨᱮ ᱱᱚᱜᱼᱚᱭ ᱯᱮ ᱧᱮᱞᱮᱫ ᱠᱟᱱ ᱜᱮᱭᱟ ᱱᱚᱝᱠᱟᱛᱮ ᱟᱨ ᱛᱤᱦᱤᱧ ᱫᱚ ᱦᱟᱸᱜ ᱯᱟᱯᱤᱛᱟ ᱵᱟᱜᱟᱱ ᱨᱮᱜᱮ ᱦᱟᱸᱜ ᱤᱧ ᱠᱟᱹᱢᱤᱭᱟ ᱵᱤᱞᱤᱭᱟᱜ ᱢᱤᱫ ᱵᱟᱨ ᱵᱟᱹᱲᱤᱡᱚᱜ ᱠᱟᱱᱟ ᱟᱫᱚ ᱢᱟᱹᱞᱤᱠᱮ ᱢᱮᱱᱫᱟ ᱪᱮᱠᱟᱛᱮ ᱵᱟᱹᱲᱤᱡᱚᱜ ᱠᱟᱱᱟ ᱱᱚᱝᱠᱟ ᱨᱟᱱ ᱞᱟᱜᱟᱣ ᱦᱩᱭᱩᱜᱼᱟ ᱛᱷᱚᱲᱟ ᱵᱟᱝ ᱵᱟᱹᱲᱤᱡ ᱜᱚᱫᱚᱜ ᱞᱟᱹᱜᱤᱫ ᱛᱚ ᱱᱚᱜᱼᱚᱭ ᱯᱮ ᱧᱮᱞᱮᱫ ᱠᱟᱱ ᱜᱮᱭᱟ ᱱᱚᱜᱼᱚ ᱱᱚᱝᱠᱟᱛᱮ ᱱᱚᱜᱼᱚᱭ ᱡᱚ ᱵᱟᱲᱟᱣ ᱠᱟᱱᱟ ᱦᱟᱸᱜ ᱱᱚᱜᱼᱚ ᱱᱚᱝᱠᱟᱱᱟᱜ ᱡᱚ ᱠᱟᱱᱟ ᱟᱨ ᱱᱚᱜᱼᱚᱭ ᱱᱚᱝᱠᱟᱱᱟᱜ ᱵᱟᱜᱟᱱ ᱫᱚ ᱦᱟᱸᱜ ᱱᱚᱜᱼᱚᱭ ᱱᱚᱜᱼᱚᱭ ᱱᱚᱝᱠᱟ ᱠᱟᱹᱴᱤᱡ ᱠᱟᱹᱴᱤᱡ ᱫᱟᱨᱮ ᱠᱟᱱᱟ ᱢᱤᱫ ᱢᱚᱠᱟ ᱵᱟᱨ ᱢᱚᱠᱟ ᱠᱟᱛᱮᱫ ᱟᱨ ᱡᱚ ᱫᱚ ᱠᱟᱡᱟᱠ ᱡᱚ ᱠᱟᱱᱟ ᱟᱨ ᱱᱚᱜᱼᱚᱭ ᱱᱚᱝᱠᱟ ᱯᱩᱨᱟᱹ ᱡᱤᱞᱤᱧ ᱵᱟᱜᱟᱱ ᱠᱟᱱᱟ ᱱᱚᱜᱼᱚᱭ

ᱦᱟᱸᱰᱮ ᱰᱨᱟᱢ ᱤᱧ ᱫᱚᱦᱚ ᱠᱟᱫᱟ ᱢᱤᱫᱴᱮᱡ ᱚᱱᱟ ᱰᱨᱟᱢ ᱨᱮᱦᱟᱸᱜ ᱫᱟᱜ ᱤᱧ ᱯᱮᱨᱮᱡᱟ ᱱᱚᱜᱼᱚᱭ ᱱᱤᱱᱟᱹᱜ ᱰᱨᱟᱢ ᱱᱚᱣᱟ ᱰᱨᱟᱢ ᱨᱮᱜᱮ ᱱᱟᱦᱟᱜ ᱞᱮᱣᱦᱟᱭ ᱦᱩᱭᱩᱜᱼᱟ ᱨᱟᱱ ᱱᱚᱜᱼᱚᱭ ᱛᱚ ᱠᱷᱟᱹᱞᱤ ᱜᱮᱭᱟ ᱟᱨ ᱨᱟᱱ ᱞᱮᱣᱦᱟ ᱠᱟᱛᱮᱫ ᱫᱚ ᱫᱟᱨᱮ ᱵᱩᱴᱟᱹ ᱫᱟᱨᱮ ᱵᱩᱴᱟᱹ ᱫᱩᱞᱟᱜ ᱦᱩᱭᱩᱜᱼᱟ ᱱᱚᱣᱟ ᱯᱟᱹᱯᱤᱛᱟ ᱫᱟᱨᱮ ᱵᱩᱴᱟᱹ ᱫᱟᱨᱮ ᱵᱩᱴᱟᱹ ᱜᱟᱛᱮ ᱠᱚ ᱱᱤᱛᱚᱜ ᱫᱚ ᱱᱟᱦᱟᱜ ᱨᱟᱱ ᱫᱚ ᱵᱟᱹᱧ ᱞᱟᱜᱟᱣ ᱞᱟᱦᱟᱭᱟ ᱱᱤᱛᱚᱜ ᱫᱚ ᱯᱟᱯᱤᱛᱟ ᱛᱤᱱᱟᱹᱜ ᱵᱤᱞᱤ ᱠᱟᱱᱟ ᱦᱟᱸᱜ ᱱᱚᱣᱟ ᱵᱟᱜᱟᱱ ᱨᱮ ᱯᱮ ᱧᱮᱞᱮᱫ ᱜᱮᱭᱟ ᱱᱚᱝᱠᱟᱛᱮ ᱜᱚᱴᱟ ᱜᱚᱴᱟ ᱵᱟᱜᱟᱱᱤᱧ ᱥᱮᱸᱫᱽᱨᱟᱭᱟ ᱛᱤᱱᱟᱹᱜ ᱵᱤᱞᱤᱭᱟᱜ ᱠᱟᱱᱟ ᱠᱟᱭᱰᱤᱭᱟᱜ ᱠᱟᱱᱟ ᱚᱱᱟ ᱠᱚ ᱜᱚᱫ ᱠᱟᱛᱮ ᱟᱹᱠᱷᱨᱤᱧ ᱦᱩᱭᱩᱜᱼᱟ ᱜᱟᱹᱰᱤ ᱠᱚ ᱜᱮᱭᱟ ᱚᱸᱰᱮ ᱜᱮ ᱦᱟᱸᱜ ᱟᱨ ᱱᱚᱜᱼᱚᱭ ᱯᱮ ᱧᱮᱞᱮᱫ ᱜᱮᱭᱟ ᱱᱚᱝᱠᱟᱛᱮ ᱯᱩᱨᱟᱹ ᱯᱮᱨᱮᱡ ᱢᱮᱱᱟᱜᱼᱟ ᱦᱟᱱᱮ ᱦᱟᱱᱛᱮ ᱦᱟᱹᱵᱤᱡ ᱦᱟᱱᱮ ᱴᱷᱤᱠ ᱜᱮᱭᱟ ᱱᱤᱛᱚᱜ ᱯᱟᱯᱤᱛᱟᱧ ᱜᱚᱫ ᱠᱟᱜ ᱞᱟᱹᱜᱤᱫ ᱛᱤᱱᱟᱹᱜ ᱜᱟᱱ ᱜᱚᱫ ᱧᱟᱢᱚᱜ ᱠᱟᱱᱟ ᱱᱟᱦᱟᱜ ᱯᱚᱪᱟᱥ ᱥᱟᱴ ᱠᱤᱞᱳ ᱜᱚᱫ ᱧᱟᱢ ᱞᱮᱱᱠᱷᱟᱱ ᱫᱚ ᱴᱷᱤᱠ ᱜᱮᱭᱟ

ᱱᱚᱜᱼᱚᱭ ᱱᱚᱣᱟ ᱜᱮᱸᱫᱽᱨᱮᱡ ᱛᱟᱹᱞᱤᱧ ᱯᱳᱪᱷᱟᱣ ᱥᱟᱯᱷᱟᱭᱟ ᱱᱟᱦᱟᱜ ᱱᱚᱛᱮ ᱯᱮ ᱧᱮᱞ ᱫᱟᱲᱮᱭᱟᱜ ᱠᱟᱱ ᱜᱮᱭᱟ ᱯᱩᱨᱟᱹ ᱢᱚᱡᱽ ᱧᱮᱞᱚᱜ ᱠᱟᱱᱟ ᱵᱟᱜᱟᱱ ᱠᱚ ᱱᱚᱜᱼᱚᱭ ᱱᱟᱦᱟᱜ ᱤᱧ ᱫᱚᱦᱚ ᱡᱟᱣᱨᱟ ᱟᱠᱟᱫᱟ

ᱟᱨ ᱱᱚᱜᱼᱚᱭ ᱱᱚᱝᱠᱟᱱᱟᱜ ᱱᱚᱣᱟ ᱨᱟᱱ ᱦᱟᱸᱜ ᱤᱧ ᱵᱮᱵᱚᱦᱟᱨ ᱠᱮᱫᱟ ᱦᱟᱸᱜ ᱱᱚᱜᱼᱚᱭ ᱱᱚᱣᱟ ᱰᱨᱟᱢ ᱨᱮ ᱟᱨ ᱱᱤᱛᱚᱜ ᱫᱚ ᱦᱟᱸᱜ ᱤᱧ ᱞᱟᱜᱟᱣᱟ ᱦᱟᱸᱜ ᱱᱚᱣᱟ ᱚᱢᱨᱤᱛ ᱯᱟᱯᱤᱛᱟ ᱚᱱᱟ ᱫᱟᱨᱮ ᱵᱩᱴᱟᱹ ᱚᱱᱟ ᱨᱮᱦᱮᱫ ᱨᱮ ᱟᱨ ᱱᱚᱝᱠᱟ

ᱧᱮᱞᱮᱫ ᱠᱟᱱ ᱜᱮᱭᱟᱵᱮᱱ ᱦᱟᱸᱜ ᱱᱚᱜᱼᱚᱭ ᱟᱨ ᱦᱟᱱᱟ ᱠᱚᱨᱮ ᱦᱚᱧ ᱤᱭᱟᱹ ᱠᱟᱫᱟ ᱱᱤᱛᱚᱜ ᱱᱚᱜᱼᱚᱭ ᱠᱟᱹᱢᱤ ᱪᱟᱹᱞᱩ ᱜᱮ ᱢᱮᱱᱟᱜ ᱛᱤᱧᱟᱹ ᱦᱟᱸᱜ ᱱᱚᱜᱼᱚᱭ ᱠᱩᱰᱤ ᱠᱚ ᱟᱨ ᱜᱟᱛᱮ ᱠᱚ ᱱᱚᱜᱼᱚᱭ ᱯᱮ ᱧᱮᱞᱮᱫ ᱜᱮᱭᱟ ᱱᱟᱦᱟᱜ ᱰᱨᱟᱢ ᱨᱮ ᱱᱚᱜᱼᱚᱭ ᱱᱟᱦᱟᱜ ᱠᱷᱟᱹᱞᱤ ᱧᱚᱜ ᱠᱟᱱᱟ ᱱᱤᱛᱚᱜ ᱤᱧ ᱫᱩᱞ ᱠᱤᱫᱟᱹᱧ ᱱᱚᱣᱟ ᱠᱚᱨᱮ ᱜᱚᱴᱟ ᱟᱨ ᱱᱚᱣᱟ ᱟᱥᱯᱟᱥ ᱫᱚ ᱱᱚᱝᱠᱟ ᱫᱚ ᱜᱚᱴᱟ ᱱᱟᱦᱟᱜ ᱤᱧ ᱫᱩᱞ ᱥᱟᱹᱛ ᱠᱮᱫᱟ ᱨᱟᱱ ᱟᱨ ᱱᱤᱛᱚᱜ ᱢᱤᱫ ᱱᱟᱠᱷᱟ ᱵᱟᱹᱠᱤ ᱢᱮᱱᱟᱜᱼᱟ ᱛᱚ ᱢᱤᱫ ᱜᱷᱟᱹᱲᱤᱧ ᱡᱤᱨᱟᱹᱣ ᱵᱟᱲᱟ ᱞᱮᱱ ᱜᱮ ᱫᱟᱜ ᱧᱩ ᱞᱮᱠᱟ ᱛᱚ ᱧᱮᱞᱮᱫ ᱜᱮᱭᱟ ᱦᱟᱸᱜ ᱱᱚᱜᱼᱚᱱᱛᱮ ᱱᱟᱜ ᱵᱟᱹᱠᱤ ᱢᱮᱱᱟᱜᱼᱟ ᱚᱱᱛᱮ ᱱᱟᱜ ᱟᱨ ᱱᱚᱛᱮ ᱫᱚ ᱱᱟᱜ ᱜᱚᱴᱟᱧ ᱞᱟᱜᱟᱣ ᱠᱮᱫᱟ ᱱᱚᱣᱟ ᱠᱚᱨᱮ ᱫᱚ ᱱᱟᱜ ᱟᱨ ᱯᱷᱟᱭᱱᱮᱞ ᱜᱟᱛᱮ ᱠᱚ ᱱᱚᱣᱟ ᱵᱟᱜᱟᱱ ᱨᱮᱫᱚ ᱱᱟᱜ ᱨᱟᱱᱤᱧ ᱞᱟᱜᱟᱣ ᱥᱟᱹᱛ ᱠᱮᱫᱟ ᱜᱚᱴᱟ ᱦᱟᱸᱜ ᱱᱚᱝᱠᱟᱛᱮ ᱜᱚᱴᱟ ᱡᱚᱛᱚ ᱯᱟᱯᱤᱛᱟ ᱨᱤᱧ ᱞᱟᱜᱟᱣ ᱠᱮᱫᱟ ᱚᱱᱠᱟᱛᱮ ᱟᱨ ᱱᱚᱜᱼᱚᱭ ᱱᱤᱛᱚᱜ ᱟᱹᱭᱩᱵ ᱦᱚᱸ ᱟᱹᱭᱩᱵ ᱮᱱᱟ ᱱᱤᱛᱚᱜ ᱫᱚᱧ ᱪᱟᱞᱟᱜᱼᱟ ᱨᱩᱢ ᱛᱮ ᱟᱫᱚ ᱢᱟ ᱴᱷᱤᱠ ᱜᱮᱭᱟ ᱛᱮᱦᱮᱧᱟᱜ ᱵᱞᱚᱜ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱫ ᱛᱟᱵᱚᱱᱟ ᱠᱚᱢᱮᱱᱴ ᱨᱮ ᱞᱟᱹᱭ ᱯᱮ ᱟᱨ ᱞᱟᱭᱤᱠ ᱦᱚᱸ ᱞᱟᱭᱤᱠ ᱛᱟᱵᱚᱱ ᱯᱮ ᱱᱟᱦᱟᱜ ᱟᱨ ᱪᱮᱱᱮᱞ ᱨᱮ ᱥᱟᱵᱥᱠᱨᱟᱭᱤᱵ ᱯᱮ ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ ᱜᱮ ᱟᱨᱵᱚᱱ ᱧᱟᱯᱟᱢ ᱠᱟᱱᱟ ᱦᱤᱡᱩᱜ ᱠᱟᱱ ᱵᱷᱤᱰᱤᱭᱳ ᱨᱮ